ᱛᱚ ᱟᱵᱚ ᱢᱩᱪᱟᱹᱫ ᱫᱷᱟᱹᱨᱤᱡ ᱛᱟᱦᱮᱱ ᱛᱟᱵᱚᱱ ᱯᱮ ᱱᱚᱣᱟ ᱯᱮᱸᱭᱟᱡᱽ ᱵᱟᱜᱟᱱ ᱨᱮᱜᱮ ᱵᱚᱱ ᱦᱮᱡ ᱜᱚᱫ ᱟᱠᱟᱱᱟ ᱱᱤᱛᱚᱜ ᱫᱚ ᱯᱮᱸᱭᱟᱡᱽ ᱵᱚᱠᱚᱧ ᱠᱚᱲᱟ ᱛᱟᱠᱚ ᱠᱚ ᱨᱟᱠᱟᱵ ᱞᱟᱹᱜᱤᱫ ᱟᱨ ᱚᱱᱟ ᱯᱮᱸᱭᱟᱡᱽ ᱜᱮ ᱤᱧ ᱫᱚ ᱪᱮᱫ ᱞᱮᱠᱟ ᱦᱩᱭ ᱠᱟᱱᱟ ᱚᱱᱟᱜᱤᱧ ᱫᱮᱠᱷᱟᱣ ᱟᱵᱚᱱ ᱠᱟᱱᱟ ᱱᱚᱛᱮ ᱨᱮᱯᱮ ᱧᱮᱞ ᱧᱟᱢᱮᱫ ᱛᱟᱵᱚᱱᱟ ᱯᱮᱸᱭᱟᱡᱽ ᱵᱟᱜᱟᱱ ᱟᱹᱰᱤ ᱠᱤᱪᱷᱩ ᱜᱮ ᱟᱱᱟᱡᱽ ᱠᱚ ᱢᱮᱱᱟᱜᱼᱟ ᱮᱱ ᱨᱮᱦᱚᱸ ᱛᱮᱦᱮᱧ ᱫᱚ ᱯᱮᱸᱭᱟᱡᱽ ᱵᱟᱠᱷᱨᱟ ᱜᱮ ᱵᱷᱤᱰᱤᱭᱳ ᱵᱚᱱ ᱵᱮᱱᱟᱣᱟ ᱪᱮᱫᱟᱜ ᱵᱟᱝᱢᱟ ᱱᱚᱣᱟ ᱯᱮᱸᱭᱟᱡᱽ ᱫᱚ ᱟᱹᱰᱤ ᱫᱤᱱ ᱠᱷᱚᱱ ᱠᱚ ᱪᱟᱥ ᱞᱮᱫᱼᱟ ᱦᱟᱴ ᱠᱷᱚᱱ ᱟᱹᱜᱩ ᱠᱟᱛᱮᱫ ᱟᱨ ᱫᱟᱜ ᱠᱚ ᱨᱟᱱ ᱠᱚ ᱥᱟᱨ ᱠᱚ ᱮᱢ ᱠᱟᱛᱮᱫ ᱱᱩᱱᱟᱹᱜ ᱪᱮᱦᱨᱟ ᱱᱩᱱᱟᱹᱜ ᱪᱮᱦᱨᱟ ᱦᱩᱭ ᱟᱠᱟᱱ ᱫᱚ ᱱᱚᱣᱟ ᱫᱚ ᱵᱟᱝ ᱫᱮᱠᱷᱟᱣ ᱠᱟᱛᱮᱫ ᱤᱧ ᱫᱚ ᱵᱟᱹᱧ ᱵᱟᱹᱧ ᱧᱮᱞ ᱟᱠᱟᱫᱟ ᱜᱟᱛᱮ ᱠᱚ ᱱᱤᱛᱚᱜ ᱫᱚᱵᱚᱱ ᱦᱮᱡ ᱜᱚᱫ ᱟᱠᱟᱱᱟ ᱯᱮᱸᱭᱟᱡᱽ ᱵᱟᱜᱟᱱ ᱨᱮ ᱱᱚᱣᱟ ᱯᱮᱸᱭᱟᱡᱽ ᱵᱟᱜᱟᱱ ᱨᱮ ᱱᱚᱜᱼᱚᱭ ᱱᱚᱣᱟ ᱯᱮᱸᱭᱟᱡᱽ ᱠᱚ ᱠᱚ ᱨᱟᱠᱟᱵᱮᱫ ᱛᱟᱞᱮᱭᱟ ᱟᱞᱮ ᱨᱮᱱ ᱤᱧ ᱦᱚᱯᱚᱱ ᱵᱟ ᱨᱮᱱ ᱦᱚᱯᱚᱱ ᱠᱚ ᱚᱱᱟ ᱯᱮᱸᱭᱟᱡᱽ ᱵᱟᱜᱟᱱ ᱨᱮᱜᱮ ᱱᱤᱛᱚᱜ ᱫᱚᱧ ᱫᱮᱠᱷᱟᱣ ᱟᱵᱚᱱᱟ ᱪᱮᱫ ᱞᱮᱠᱟ ᱠᱚ ᱨᱟᱠᱟᱵ ᱮᱫᱟ ᱟᱨ ᱟᱹᱰᱤ ᱢᱚᱡᱽ ᱦᱩᱭ ᱟᱠᱟᱱᱟ ᱱᱤᱭᱟᱹ ᱥᱮᱨᱢᱟ ᱫᱚ ᱯᱮᱸᱭᱟᱡᱽ ᱚᱠᱟ ᱠᱚ ᱯᱮᱸᱭᱟᱡᱽ ᱫᱚ ᱥᱟᱹᱭ ᱦᱩᱭ ᱞᱮᱱᱟ ᱚᱱᱟᱴᱟᱜ ᱯᱮᱸᱭᱟᱡᱽ ᱨᱮᱜᱮ ᱠᱤᱱᱛᱩ ᱵᱟᱦᱟ ᱟᱠᱟᱱᱟ ᱟᱨ ᱚᱱᱟ ᱯᱮᱸᱭᱟᱡᱽ ᱨᱮᱜᱮ ᱠᱤᱱᱛᱩ ᱱᱤᱛᱚᱜ ᱫᱚ ᱟᱹᱣᱨᱤ ᱦᱩᱭᱩᱜᱼᱟ ᱵᱮᱥ ᱴᱷᱤᱠ ᱱᱚᱣᱟ ᱫᱚ ᱛᱟᱭᱚᱢ ᱜᱮᱠᱚ ᱨᱚᱦᱚᱭ ᱟᱠᱟᱫᱼᱟ

ᱟᱨ ᱱᱚᱣᱟ ᱯᱮᱸᱭᱟᱡᱽ ᱵᱟᱜᱟᱱ ᱨᱮᱜᱮ ᱠᱤᱱᱛᱩ ᱟᱯᱮ ᱫᱚᱧ ᱵᱷᱤᱰᱤᱭᱳᱧ ᱥᱮᱭᱟᱨ ᱟᱯᱮ ᱠᱟᱱᱟ ᱱᱤᱛᱚᱜ ᱫᱚ ᱱᱚᱣᱟ ᱯᱮᱸᱭᱟᱡᱽ ᱵᱟᱜᱟᱱ ᱨᱮᱱᱟᱜ ᱱᱚᱣᱟ ᱯᱮᱸᱭᱟᱡᱽ ᱠᱚᱞᱮ ᱨᱟᱠᱟᱵ ᱞᱟᱹᱜᱤᱫ ᱟᱨ ᱱᱚᱣᱟ ᱯᱮᱸᱭᱟᱡᱽ ᱚᱠᱟ ᱞᱮᱠᱟ ᱥᱟᱭᱤᱡᱽ ᱦᱩᱭ ᱟᱠᱟᱱᱟ ᱚᱱᱟ ᱫᱚ ᱧᱮᱞ ᱛᱟᱵᱚᱱ ᱯᱮ ᱱᱚᱣᱟ ᱵᱷᱤᱰᱤᱭᱳ ᱛᱟᱞᱟᱛᱮ ᱱᱚᱣᱟ ᱵᱟᱦᱟ ᱱᱚᱣᱟ ᱵᱟᱦᱟ ᱫᱚ ᱱᱚᱣᱟᱴᱟᱜ ᱫᱚ ᱯᱩᱨᱟᱹᱴᱟᱜ ᱜᱮ ᱥᱟᱹᱭ ᱠᱟᱱᱟ ᱟᱨ ᱥᱟᱹᱭ ᱨᱮᱜᱮ ᱠᱤᱱᱛᱩ ᱵᱟᱦᱟ ᱫᱚ ᱦᱩᱭ ᱠᱟᱱᱟ ᱟᱨ ᱱᱚᱣᱟ ᱵᱟᱦᱟ ᱡᱚᱠᱷᱚᱱ ᱵᱟᱦᱟ ᱞᱮᱱᱟ ᱟᱹᱰᱤ ᱪᱮᱦᱨᱟ ᱜᱚᱴᱟ ᱜᱮ ᱧᱮᱞ ᱞᱮᱱᱟ ᱢᱮᱱᱠᱷᱟᱱ ᱱᱤᱛᱚᱜ ᱫᱚ ᱨᱚᱦᱚᱲ ᱠᱟᱱᱟ ᱟᱨ ᱱᱟᱥᱮᱱᱟᱜ ᱦᱟᱸᱥᱤᱫ ᱦᱮᱡ ᱟᱠᱟᱱ ᱛᱮ ᱚᱱᱟᱛᱮ ᱱᱚᱣᱟ ᱡᱤᱱᱤᱥᱴᱟᱜ ᱫᱚ ᱟᱫᱚ ᱢᱚᱡᱽ ᱫᱚ ᱵᱟᱝ ᱧᱮᱞᱚᱜ ᱠᱟᱱᱟ ᱮᱱ ᱨᱮᱦᱚᱸ ᱡᱮᱛᱮ ᱴᱩᱠᱩ ᱜᱮ ᱠᱮᱢᱨᱟ ᱨᱮ ᱥᱟᱵ ᱫᱟᱲᱮᱭᱟᱫᱟ ᱚᱱᱟᱜᱤᱧ ᱫᱮᱠᱷᱟᱣ ᱟᱵᱚᱱ ᱠᱟᱱᱟ ᱱᱚᱣᱟ ᱵᱟᱜᱟᱱ ᱨᱮᱜᱮ ᱱᱤᱛᱚᱜ ᱫᱚ ᱨᱚᱦᱚᱲ ᱠᱟᱱᱟ ᱡᱮᱦᱮᱛᱩ ᱦᱩᱭ ᱠᱟᱱᱟ ᱱᱚᱣᱟ ᱫᱚ ᱯᱩᱨᱟᱹᱴᱟᱜ ᱜᱮ ᱱᱤᱛᱚᱜ ᱫᱚ ᱵᱮᱥ ᱜᱮ ᱧᱮᱞᱚᱜ ᱠᱟᱱᱟ ᱟᱨ ᱱᱚᱜᱼᱚᱭ ᱱᱚᱝᱠᱟ ᱵᱚᱱ ᱧᱮᱞ ᱮᱫᱟ ᱱᱚᱣᱟ ᱵᱟᱜᱟᱱ ᱨᱮᱜᱮ ᱠᱤᱱᱛᱩ ᱟᱵᱚ ᱱᱤᱛᱚᱜ ᱫᱚᱵᱚᱱ ᱠᱟᱹᱢᱤᱭᱟ ᱱᱤᱛᱚᱜ ᱫᱚ ᱧᱮᱞ ᱛᱟᱵᱚᱱ ᱯᱮ ᱱᱚᱣᱟ ᱵᱞᱚᱜ ᱵᱷᱤᱰᱤᱭᱳ ᱨᱮ ᱯᱮᱸᱭᱟᱡᱽ ᱪᱮᱫ ᱞᱮᱠᱟ ᱠᱚ ᱨᱟᱠᱟᱵ ᱮᱫᱟ ᱟᱨ ᱚᱱᱟ ᱯᱮᱸᱭᱟᱡᱽ ᱫᱚ ᱟᱹᱰᱤ ᱢᱚᱡᱽ ᱦᱩᱭ ᱠᱟᱱᱟ ᱱᱮᱥ ᱫᱚ ᱟᱹᱰᱤ ᱫᱟᱲᱠᱩ ᱫᱟᱲᱠᱩᱣᱟᱜ ᱦᱩᱭ ᱠᱟᱱᱟ ᱟᱨ ᱚᱱᱟᱜᱮ ᱫᱮᱠᱷᱟᱣ ᱟᱵᱚᱱ ᱠᱟᱱᱟ ᱜᱟᱛᱮ ᱠᱚ ᱛᱤᱱ ᱜᱷᱟᱹᱲᱤᱡ ᱱᱚᱣᱟ ᱯᱮᱸᱭᱟᱡᱽ ᱯᱮᱸᱭᱟᱡᱽ ᱨᱟᱠᱟᱵ ᱦᱩᱭᱩᱜ ᱠᱟᱱᱟ ᱩᱱ ᱜᱷᱟᱹᱲᱤᱡ ᱜᱮ ᱧᱮᱞ ᱛᱟᱵᱚᱱ ᱯᱮ ᱟᱹᱰᱤ ᱮᱴᱟᱜ ᱜᱮ ᱯᱮᱸᱭᱟᱡᱽ ᱦᱩᱭ ᱠᱟᱱᱟ ᱧᱮᱞᱮᱫ ᱟᱯᱮ ᱜᱟᱛᱮ ᱠᱚ ᱟᱹᱰᱤ ᱢᱚᱡᱽ ᱮᱠᱫᱚᱢ ᱟᱹᱰᱤ ᱥᱮᱬᱟ ᱥᱮᱬᱟ ᱟᱨ ᱱᱚᱛᱮ ᱨᱮ ᱜᱚᱴᱟ ᱜᱮ ᱦᱩᱭ ᱠᱟᱱᱟ ᱯᱮᱸᱭᱟᱡᱽ ᱴᱟᱜ ᱫᱚ ᱱᱤᱛᱚᱜ ᱟᱹᱰᱤ ᱪᱮᱦᱨᱟ ᱠᱤᱱ ᱦᱩᱭ ᱦᱚᱪᱚ ᱟᱠᱟᱫᱟ ᱱᱮᱥ ᱫᱚ ᱫᱟᱜ ᱠᱚ ᱥᱟᱨ ᱠᱚ ᱨᱟᱱ ᱠᱚ ᱟᱹᱰᱤ ᱵᱮᱥ ᱮᱢ ᱠᱟᱛᱮ ᱯᱮᱸᱭᱟᱡᱽ ᱠᱚᱫᱚ ᱦᱩᱭ ᱟᱠᱟᱱᱟ ᱟᱨ ᱱᱚᱛᱮ ᱨᱮᱯᱮ ᱧᱮᱞᱮᱫ ᱜᱮᱭᱟ ᱯᱮᱸᱭᱟᱡᱽ ᱫᱚ ᱨᱚᱦᱚᱲ ᱟᱠᱟᱱᱟ ᱦᱩᱭ ᱦᱚᱸ ᱦᱩᱭ ᱟᱠᱟᱱᱟ ᱟᱨ ᱚᱱᱟ ᱯᱮᱸᱭᱟᱡᱽ ᱜᱮ ᱛᱩᱫ ᱦᱩᱭᱩᱜ ᱠᱟᱱᱟ

ᱟᱨ ᱦᱟᱯᱮᱱ ᱫᱤᱱ ᱨᱮ ᱵᱷᱤᱰᱤᱭᱳ ᱛᱩᱫ ᱞᱟᱹᱜᱤᱫ ᱟᱨ ᱩᱫᱽᱜᱟᱹᱣ ᱤᱧ ᱧᱟᱢᱟ ᱱᱚᱣᱟ ᱵᱞᱚᱜ ᱵᱮᱱᱟᱣ ᱠᱟᱛᱮ ᱜᱮ ᱛᱮᱦᱮᱧ ᱫᱚ ᱤᱧ ᱥᱟᱱᱟᱢ ᱠᱚᱴᱷᱮᱱ ᱵᱤᱫᱟᱹᱭᱤᱧ ᱦᱟᱛᱟᱣᱮᱫᱼᱟ ᱥᱟᱱᱟᱢ ᱠᱚᱜᱮ ᱢᱚᱡᱽ ᱛᱟᱦᱮᱱ ᱱᱮᱠᱥᱴ ᱵᱷᱤᱰᱤᱭᱳ ᱞᱟᱹᱜᱤᱫ ᱛᱟᱺᱜᱤ ᱛᱟᱵᱚᱱ ᱯᱮ ᱥᱟᱱᱟᱢ ᱠᱚᱜᱮ ᱡᱚᱦᱟᱨ